ᱥᱮᱴᱮᱨ ᱦᱩᱭ ᱠᱟᱱᱟ ᱱᱚᱰᱮ ᱡᱟᱦᱟᱸ ᱛᱤᱱᱟᱹᱜ ᱟᱭᱳ ᱦᱚᱲ ᱠᱚ ᱥᱮ ᱢᱟᱹᱭ ᱫᱟᱹᱭ ᱠᱚᱠᱚ ᱦᱮᱡ ᱥᱮᱴᱮᱨ ᱠᱟᱱᱟ ᱱᱩᱠᱩ ᱠᱚᱴᱷᱮᱱ ᱡᱟᱦᱟᱸ ᱥᱟᱱᱛᱟᱲ ᱥᱟᱶᱛᱟ ᱨᱮᱱᱟᱜ ᱡᱟᱦᱟᱸ ᱥᱤᱨᱤᱭᱟᱵᱟᱫ ᱠᱩᱠᱞᱤ ᱫᱚᱦᱚ ᱦᱩᱭᱩᱜ ᱠᱟᱱᱟ ᱚᱱᱟ ᱠᱩᱠᱞᱤ ᱠᱚ ᱨᱮᱱᱟᱜ ᱛᱮᱞᱟ ᱠᱚ ᱠᱤᱪᱷᱩ ᱜᱟᱱ ᱠᱚ ᱮᱢ ᱟᱠᱟᱫᱼᱟ ᱟᱨ ᱠᱤᱪᱷᱩ ᱫᱚ ᱱᱟᱜ ᱟᱹᱣᱨᱤ ᱠᱚ ᱮᱢᱟ ᱛᱚ ᱟᱨᱚ ᱠᱩᱠᱞᱤ ᱵᱚᱱ ᱫᱚᱦᱚᱭᱟ ᱫᱮᱞᱟ ᱦᱮᱸ ᱮᱜᱮᱨ ᱠᱚ ᱟᱪᱪᱷᱟ ᱱᱩᱠᱩ ᱫᱤᱫᱤ ᱛᱟᱠᱚ ᱠᱚ ᱢᱮᱱ ᱠᱮᱜᱼᱟ ᱨᱚᱲ ᱠᱚᱫᱚ ᱱᱟᱜ ᱵᱟᱝᱠᱚ ᱵᱟᱲᱟᱭᱟ ᱮᱜᱮᱨ ᱱᱟᱜ ᱠᱚ ᱫᱟᱲᱮᱭᱟᱜᱼᱟ ᱛᱚ ᱟᱹᱞᱤᱧ ᱛᱮᱫ ᱟᱞᱚᱯᱮ ᱮᱜᱮᱨ ᱞᱤᱧᱟ ᱱᱟᱜ ᱦᱮᱸ ᱥᱮ ᱫᱤᱫᱤ ᱠᱷᱮᱞ ᱨᱮᱯᱮ ᱟᱬᱜᱚ ᱠᱟᱱᱟ ᱥᱟᱹᱨᱤᱭᱟ ᱟᱹᱣᱨᱤ ᱞᱤᱧ ᱟᱬᱜᱚᱱᱟ ᱟᱹᱣᱨᱤᱭᱟ ᱦᱳᱭ

ᱟᱢ ᱟᱭᱳ ᱦᱚᱧᱦᱟᱨ ᱛᱮᱫ ᱦᱟᱲᱟᱢᱤᱡ ᱢᱤᱫᱴᱟᱝ ᱜᱚᱲᱚᱢ ᱠᱩᱲᱤ ᱩᱱᱤ ᱫᱚᱢ ᱪᱤᱞᱤᱭᱟᱭᱟ ᱱᱚᱰᱮ ᱱᱩᱠᱩ ᱫᱤᱫᱤ ᱛᱮᱠᱚ ᱥᱟᱭᱟ ᱛᱮᱠᱚ ᱱᱩᱠᱩ ᱴᱷᱮᱱ ᱡᱟᱦᱟᱸ ᱛᱤᱱ ᱱᱚᱢᱵᱚᱨ ᱠᱩᱠᱞᱤ ᱫᱚᱦᱚ ᱞᱮᱱᱟ ᱚᱱᱟ ᱠᱩᱠᱞᱤ ᱨᱮᱱᱟᱜ ᱛᱮᱞᱟ ᱱᱟᱦᱟᱜ ᱵᱟᱝᱠᱚ ᱞᱟᱹᱭ ᱫᱟᱲᱮ ᱠᱟᱣᱫᱟ ᱦᱮᱸ ᱥᱮ ᱴᱷᱤᱠ ᱜᱮᱭᱟ ᱫᱤᱫᱤ ᱢᱩᱪᱟᱹᱫ ᱟᱯᱮ ᱩᱯᱨᱩᱢ ᱠᱟᱹᱴᱤᱡ ᱞᱟᱹᱭ ᱠᱟᱜ ᱢᱮ

ᱚᱱᱠᱟ ᱫᱚ ᱦᱮᱡ ᱟᱠᱟᱱᱟ ᱵᱟᱹᱞᱤᱰᱤᱭᱟᱹ ᱠᱷᱚᱱ ᱞᱮ ᱦᱮᱡ ᱟᱠᱟᱱᱟ ᱫᱤᱫᱤ ᱢᱤᱫᱴᱟᱝ ᱠᱩᱠᱞᱤ ᱟᱢ ᱴᱷᱮᱱᱤᱧ ᱫᱚᱦᱚᱭᱟ ᱦᱮᱸ ᱠᱩᱠᱞᱤ ᱫᱚ ᱱᱚᱣᱟ ᱠᱟᱱᱟ ᱟᱢ ᱟᱭᱳ ᱦᱚᱧᱦᱟᱨ ᱛᱮ ᱦᱟᱲᱟᱢᱤᱡ ᱢᱤᱫᱴᱟᱝ ᱜᱚᱲᱚᱢ ᱠᱩᱲᱤ ᱩᱱᱤ ᱫᱚᱢ ᱪᱤᱞᱤᱭᱟᱭᱟ ᱫᱤᱫᱤ ᱡᱚᱦᱟᱨ ᱜᱮ ᱱᱚᱰᱮ ᱠᱟᱛᱮ ᱛᱤᱱᱟᱹᱜ ᱨᱟᱹᱥᱠᱟᱹ ᱯᱮ ᱵᱩᱡᱷᱟᱹᱣ ᱠᱮᱜᱼᱟ ᱱᱩᱠᱩ ᱫᱤᱫᱤ ᱛᱮᱠᱚ ᱵᱟᱠᱚ ᱨᱚᱲ ᱡᱟᱹᱱᱤᱡ ᱦᱟᱱᱛᱮ ᱟᱹᱪᱩᱨ ᱤᱫᱤᱭᱮᱱᱟ ᱠᱚ ᱦᱟᱱᱛᱮ ᱜᱮ ᱱᱚᱣᱟ ᱱᱚᱣᱟ ᱫᱷᱟᱨᱮ ᱱᱚᱛᱮ ᱵᱚᱱ ᱧᱮᱞ ᱫᱟᱲᱮᱭᱟᱜ ᱠᱟᱱᱟ ᱱᱚᱛᱮ ᱱᱟᱦᱟᱜ ᱟᱭᱳ ᱦᱚᱲ ᱠᱚᱣᱟᱜ ᱡᱟᱦᱟᱸ ᱵᱟᱨᱟᱦᱤ ᱚᱨ ᱦᱩᱭᱩᱜ ᱠᱟᱱᱟ ᱟᱫᱚ ᱚᱸᱰᱮ ᱱᱟᱦᱟᱜ ᱱᱩᱠᱩ ᱡᱟᱦᱟᱸ ᱛᱤᱱᱟᱹᱜ ᱠᱚ ᱯᱟᱨᱴᱤᱥᱤᱯᱮᱴ ᱟᱠᱟᱫ ᱱᱚᱰᱮ ᱱᱟᱦᱟᱜ ᱯᱩᱨᱟᱹ ᱠᱚ ᱟᱬᱜᱚ ᱩᱛᱟᱹᱨ ᱟᱠᱟᱱᱟ ᱛᱟᱵᱚᱱ ᱱᱚᱜᱼᱚᱭ ᱧᱮᱞ ᱟᱵᱚᱱ ᱟᱨ ᱵᱟᱨᱟᱦᱤ ᱦᱚᱸ ᱯᱩᱨᱟᱹ ᱠᱚ ᱛᱤᱡ ᱩᱛᱟᱹᱨ ᱟᱠᱟᱫᱼᱟ ᱛᱚ ᱱᱚᱰᱮ ᱱᱟᱦᱟᱜ ᱱᱤᱛᱚᱜ ᱱᱟᱦᱟᱜ ᱟᱭᱳ ᱦᱚᱲ ᱠᱚᱣᱟᱜ ᱪᱮᱫ ᱞᱮᱠᱟ ᱵᱟᱨᱟᱦᱤ ᱚᱨ ᱦᱩᱭᱩᱜ ᱠᱟᱱᱟ ᱚᱱᱟ ᱠᱚᱜᱮ ᱵᱚᱱ ᱧᱮᱞᱟ ᱦᱟᱸᱜ ᱛᱚ ᱱᱚᱰᱮ ᱠᱚᱢᱤᱴᱤ ᱯᱟᱦᱴᱟ ᱥᱮᱫ ᱠᱷᱚᱱ ᱡᱟᱦᱟᱸ ᱠᱚ ᱥᱟᱯᱲᱟᱣ ᱟᱠᱟᱫᱼᱟ ᱟᱭᱳ ᱦᱚᱲ ᱠᱚᱣᱟᱜ ᱵᱟᱨᱟᱦᱤ ᱚᱨ

ᱤᱧ ᱫᱚ ᱵᱟᱹᱧ ᱵᱟᱲᱟᱭᱟ ᱵᱟᱢ ᱞᱟᱹᱭ ᱠᱮᱭᱟ ᱫᱤᱫᱤ ᱟᱢ ᱟᱢ ᱟᱭᱳ ᱦᱚᱧᱟᱨ ᱛᱮ ᱦᱟᱲᱟᱢᱤᱡ ᱢᱤᱫᱴᱟᱝ ᱜᱚᱲᱚᱢ ᱠᱩᱲᱤ ᱩᱱᱤᱢ ᱪᱤᱞᱤᱭᱟᱭᱟ ᱵᱟᱹᱞᱤᱧ ᱞᱟᱹᱭ ᱫᱟᱲᱮᱭᱟᱜᱼᱟ ᱱᱩᱠᱤᱱ ᱫᱤᱫᱤ ᱛᱤᱠᱤᱱ ᱚᱠᱚᱭ ᱦᱚᱸ ᱵᱟᱝᱠᱤᱱ ᱞᱟᱹᱭ ᱫᱟᱲᱮᱭᱟᱜ ᱠᱟᱱᱟ ᱚᱱᱟ ᱛᱮᱞᱟ ᱠᱷᱚᱱᱟᱜ ᱯᱮ ᱟᱞᱮ ᱡᱷᱚᱞᱚᱠ ᱠᱷᱚᱱᱟᱜ ᱞᱮ ᱦᱮᱡ ᱟᱠᱟᱱᱟ ᱟᱛᱳ ᱫᱚ ᱡᱷᱚᱞᱚᱠ

ᱟᱨ ᱯᱳᱥᱴ ᱦᱚᱸ ᱡᱷᱚᱞᱚᱠ ᱜᱮ ᱵᱞᱚᱠ ᱫᱚ ᱨᱟᱡᱽᱱᱟᱜᱟᱨ ᱯᱨᱚᱠᱷᱚᱸᱰ ᱛᱚ ᱱᱚᱰᱮ ᱱᱟᱦᱟᱜ ᱡᱟᱦᱟᱸ ᱥᱤᱨᱵᱟᱹ ᱥᱮᱲᱵᱤᱸᱫᱟᱹ ᱨᱮ ᱡᱟᱦᱟᱸ ᱥᱯᱳᱨᱴ ᱯᱨᱳᱜᱨᱟᱢ ᱥᱟᱯᱲᱟᱣ ᱞᱮᱱ ᱛᱟᱦᱮᱱᱟ ᱚᱸᱰᱮ ᱱᱟᱦᱟᱜ ᱟᱵᱚ ᱵᱤᱫᱷᱟᱱ ᱥᱚᱵᱷᱟ ᱨᱤᱱᱤᱡ ᱜᱮ ᱢᱤᱫᱴᱮᱱ ᱭᱩᱴᱩᱵᱟᱨ ᱥᱟᱶ ᱧᱟᱯᱟᱢ ᱦᱩᱭ ᱠᱟᱱᱟ ᱛᱚ ᱩᱱᱤᱭᱟᱜ ᱩᱯᱨᱩᱢ ᱠᱟᱹᱴᱤᱡ ᱟᱡ ᱴᱷᱮᱱ ᱠᱷᱚᱱ ᱟᱸᱡᱚᱢ ᱦᱩᱭᱩᱜᱼᱟ ᱦᱮᱸ ᱥᱮ ᱛᱚ ᱜᱚᱝᱠᱮ ᱢᱟᱥᱮ ᱟᱢᱟᱜ ᱩᱯᱨᱩᱢ ᱠᱟᱹᱴᱤᱡ ᱞᱟᱹᱭ ᱛᱟᱢ ᱤᱧᱟᱹᱜ ᱧᱩᱛᱩᱢ ᱫᱚ ᱦᱩᱭᱩᱜ ᱠᱟᱱᱟ ᱥᱟᱢᱤᱨ ᱠᱩᱢᱟᱨ ᱥᱚᱨᱮᱱ ᱟᱨ ᱤᱧ ᱫᱚ ᱮᱥ ᱠᱮ ᱥᱚᱨᱮᱱ ᱩᱥᱩᱞ ᱠᱚᱲᱟ ᱧᱩᱛᱩᱢ ᱛᱮᱠᱚ ᱧᱩᱢᱤᱧᱟ

ᱚᱱᱠᱟ ᱢᱟ ᱩᱭᱦᱟᱹᱨ ᱢᱟ ᱵᱟᱹᱱᱩᱜ ᱟᱱᱟ ᱢᱮᱱᱠᱷᱟᱱ ᱟᱪᱪᱷᱟ ᱟᱭᱰᱤᱭᱟ ᱛᱮᱞᱤᱧ ᱞᱟᱹᱭᱮᱜᱼᱟ ᱛᱟᱦᱚᱞᱮ ᱡᱟᱦᱟᱸ ᱛᱤᱱᱟᱹᱜ ᱜᱮ ᱦᱮᱡ ᱥᱮᱴᱮᱨ ᱟᱠᱟᱱ ᱛᱤᱨᱤᱥ ᱛᱤᱨᱤᱥ ᱛᱤᱨᱤᱥ ᱴᱤ ᱪᱟᱱᱫᱚᱱ ᱢᱟᱱᱰᱤ ᱡᱟᱦᱟᱸ ᱯᱳᱭᱞᱳ ᱠᱩᱠᱞᱤ ᱛᱟᱦᱮᱸ ᱠᱟᱱᱟ ᱱᱚᱣᱟ ᱨᱮᱱᱟᱜ ᱥᱟᱹᱨᱤ ᱥᱟᱹᱨᱤ ᱛᱮᱞᱟ ᱠᱤᱱ ᱞᱟᱹᱭ ᱠᱟᱜᱼᱟ ᱟᱹᱰᱤ ᱱᱟᱯᱟᱭ ᱛᱮᱞᱟ ᱟᱨ ᱫᱚᱥᱟᱨ ᱠᱩᱠᱞᱤ ᱛᱟᱦᱮᱸ ᱠᱟᱱᱟ

ᱢᱤᱫᱴᱟᱝ ᱜᱚᱲᱚᱢ ᱠᱚᱲᱟ ᱩᱱᱤ ᱫᱚᱢ ᱪᱤᱞᱤᱭᱟᱭᱟ ᱤᱧ ᱟᱭᱳ ᱦᱚᱧᱟᱨ ᱛᱮᱫ ᱦᱟᱲᱟᱢ ᱤᱡ ᱦᱚᱧᱟᱨ ᱛᱮᱫ ᱦᱟᱲᱟᱢ ᱟᱪᱪᱷᱟ ᱢᱤᱫᱴᱟᱝ ᱜᱚᱲᱚᱢ ᱠᱚᱲᱟ ᱤᱧ ᱟᱭᱳ ᱦᱚᱧᱟᱨ ᱛᱮᱫ ᱦᱟᱲᱟᱢ ᱵᱟ ᱛᱟᱦᱚᱞᱮ ᱤᱧ ᱟᱭᱳ ᱦᱚᱧᱟᱨ ᱛᱮᱫ ᱦᱟᱲᱟᱢ ᱟᱪᱪᱷᱟ ᱴᱷᱤᱠ ᱴᱷᱤᱠ ᱤᱱᱟᱹ ᱯᱚᱨᱮ ᱜᱚᱲᱚᱢ ᱠᱚᱲᱟ ᱛᱟᱭ ᱛᱚ ᱤᱧᱤᱡ ᱜᱤᱫᱽᱨᱟᱹ ᱦᱟᱸᱜ ᱦᱩᱭᱩᱜᱼᱟ ᱱᱩᱠᱤᱱ ᱜᱚᱢᱠᱮ ᱡᱟᱦᱟᱸ ᱛᱮᱥᱟᱨ ᱠᱩᱠᱞᱤ ᱛᱟᱦᱮᱸ ᱠᱟᱱᱟ ᱱᱚᱣᱟ ᱠᱩᱠᱞᱤ ᱨᱮᱱᱟᱜ ᱛᱮᱞᱟ ᱦᱚᱸ ᱯᱩᱨᱟᱹᱯᱩᱨᱤ ᱜᱚᱞᱚᱛ ᱛᱮᱞᱟ ᱠᱟᱱᱟ ᱛᱚ ᱱᱚᱣᱟ ᱠᱩᱠᱞᱤ ᱡᱟᱦᱟᱸ ᱛᱟᱦᱮᱸ ᱠᱟᱱᱟ ᱱᱚᱣᱟ ᱠᱩᱠᱞᱤ ᱛᱮᱞᱟ ᱞᱟᱹᱭ ᱫᱟᱲᱮᱭᱟᱜ ᱪᱟᱦᱮ ᱵᱟᱭ ᱞᱟᱹᱭ ᱫᱟᱲᱮᱭᱟᱜ ᱮᱱᱠᱷᱟᱱ ᱱᱚᱣᱟ ᱫᱚ ᱯᱮᱥᱴᱤᱠ ᱨᱮᱫᱚ ᱵᱟᱭ ᱞᱟᱜᱟᱜᱼᱟ ᱦᱮᱸᱥᱮ ᱱᱚᱣᱟ ᱫᱚ ᱯᱩᱨᱟᱹᱯᱩᱨᱤ ᱥᱟᱱᱟᱢ ᱠᱚ ᱤᱱᱴᱟᱨᱴᱮᱱᱢᱮᱱᱴ ᱞᱟᱹᱜᱤᱫ ᱠᱟᱱᱟ ᱦᱮᱸᱥᱮ ᱛᱚ ᱱᱚᱣᱟ ᱠᱩᱠᱞᱤ ᱨᱮᱱᱟᱜ ᱛᱮᱞᱟ ᱱᱟᱦᱟᱜ ᱠᱮᱢᱮᱨᱟ ᱟᱢ ᱟᱭᱳ ᱦᱚᱧᱦᱟᱨ ᱛᱮᱫ ᱦᱟᱲᱟᱢᱤᱡ ᱢᱤᱫᱴᱟᱝ ᱜᱚᱲᱚᱢ ᱠᱩᱲᱤ ᱩᱱᱤ ᱫᱚᱢ ᱪᱤᱞᱤᱭᱟᱭᱟ

ᱛᱚ ᱱᱩᱭ ᱫᱤᱫᱤ ᱴᱷᱮᱱ ᱡᱟᱦᱟᱸ ᱠᱩᱠᱞᱤ ᱦᱟᱸᱜ ᱵᱚᱱ ᱥᱟᱹᱜᱟᱹᱭ ᱵᱟᱵᱚᱛ ᱛᱟᱦᱮᱸ ᱠᱟᱱᱟ ᱛᱚ ᱛᱮᱞᱟ ᱫᱚ ᱞᱟᱹᱭ ᱫᱚᱭ ᱞᱟᱹᱭ ᱠᱮᱜᱼᱟ ᱛᱚ ᱥᱟᱹᱦᱤ ᱛᱮᱞᱟ ᱫᱚ ᱵᱟᱭ ᱞᱟᱹᱭ ᱠᱟᱜᱼᱟ ᱛᱚ ᱚᱱᱟ ᱛᱮᱞᱟ ᱫᱚ ᱦᱟᱸᱜ ᱦᱩᱭᱩᱜ ᱠᱟᱱᱟ ᱚᱱᱟ ᱛᱮᱞᱟ ᱫᱚ ᱟᱢᱜᱮ ᱠᱟᱱᱟᱢ